ᱡᱚᱦᱟᱨ ᱜᱮ ᱜᱟᱛᱮ ᱠᱚ ᱥᱮᱛᱟᱜ ᱡᱚᱦᱟᱨ ᱜᱩᱰ ᱢᱚᱨᱱᱤᱝ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱟᱨ ᱱᱤᱛᱚᱜ ᱫᱚᱧ ᱥᱟᱯᱲᱟᱣ ᱠᱟᱱᱟ ᱪᱟᱞᱟᱜ ᱠᱟᱹᱱᱟᱹᱧ ᱛᱮᱦᱮᱧ ᱫᱚ ᱯᱷᱤᱞᱢ ᱥᱩᱴᱤᱝ ᱚᱸᱰᱮ ᱜᱮ ᱢᱤᱫᱴᱮᱡ ᱯᱷᱤᱞᱢ ᱥᱩᱴᱤᱝ ᱦᱩᱭᱩᱜ ᱠᱟᱱᱟ ᱟᱨ ᱚᱱᱟ ᱯᱷᱤᱞᱢ ᱨᱮᱜᱮ ᱤᱧ ᱦᱚᱸ ᱢᱤᱫᱴᱮᱡ ᱠᱟᱹᱴᱤᱡ ᱢᱟᱪᱷᱟ ᱠᱟᱹᱢᱤ ᱨᱳᱞ ᱠᱚ ᱮᱢ ᱠᱟᱣᱫᱤᱧᱟ ᱟᱫᱚ ᱚᱱᱟ ᱞᱟᱹᱜᱤᱫ ᱜᱤᱧ ᱪᱟᱞᱟᱜ ᱠᱟᱱᱟ ᱟᱨ ᱵᱟᱱᱟ ᱦᱚᱲ ᱜᱮ ᱢᱮᱱᱟᱜ ᱞᱤᱧᱟ ᱴᱷᱤᱠ ᱜᱮ ᱫᱮᱞᱟ ᱛᱚᱵᱮ ᱚᱸᱰᱮ ᱵᱚᱱ ᱪᱟᱞᱟᱣ ᱞᱮᱱ ᱜᱮ ᱚᱸᱰᱮ ᱪᱮᱫ ᱞᱮᱠᱟ ᱯᱷᱤᱞᱢ ᱥᱩᱴᱤᱝ ᱦᱩᱭᱩᱜᱼᱟ ᱟᱨ ᱪᱮᱫ ᱞᱮᱠᱟ ᱚᱠᱟᱴᱟᱜ ᱡᱟᱭᱜᱟ ᱨᱮ ᱦᱩᱭᱩᱜ ᱠᱟᱱᱟ ᱚᱱᱟ ᱠᱚ ᱱᱟᱦᱟᱜ ᱤᱧ ᱧᱮᱞ ᱦᱚᱪᱚᱭᱮᱫ ᱵᱚᱱᱟ ᱜᱟᱛᱮ ᱠᱚ ᱦᱮᱡ ᱥᱮᱴᱮᱨ ᱠᱟᱱᱟᱞᱤᱧ ᱟᱨ ᱱᱤᱛᱚᱜ ᱵᱟᱹᱞᱤᱧ ᱵᱩᱡᱽ ᱮᱫᱟ ᱱᱚᱣᱟ ᱪᱮᱫ ᱡᱟᱭᱜᱟ ᱨᱮᱞᱤᱧ ᱛᱤᱸᱜᱩ ᱟᱠᱟᱱᱟ ᱟᱫᱚ ᱯᱷᱳᱱ ᱠᱟᱜ ᱞᱤᱧᱟᱹ ᱠᱚ ᱢᱮᱛᱟᱜ ᱞᱤᱧᱟᱹ ᱠᱚ ᱱᱚᱛᱮ ᱨᱮᱜᱮ ᱛᱟᱦᱮᱸ ᱦᱟᱛᱟᱲᱚᱜ ᱵᱮᱱ ᱟᱫᱚ ᱱᱟᱦᱟᱜ ᱱᱚᱰᱮ ᱠᱷᱚᱡ ᱞᱮ ᱫᱟᱨᱟᱢ ᱤᱫᱤ ᱵᱮᱱᱟ ᱟᱫᱚ ᱩᱱᱠᱩ ᱫᱟᱨᱟᱢ ᱠᱚᱭᱚᱜ ᱦᱚᱨ ᱨᱮᱜᱮ ᱢᱮᱱᱟᱜ ᱞᱤᱧᱟᱹ ᱟᱫᱚ ᱱᱚᱜᱼᱚᱸᱰᱮ ᱜᱮ ᱠᱷᱤᱡᱩᱨ ᱫᱟᱨᱮ ᱵᱩᱴᱟᱹ ᱨᱮ ᱢᱮᱱᱟᱜ ᱞᱤᱧᱟ ᱴᱷᱤᱠ ᱜᱮ ᱛᱚᱵᱮ ᱟᱨᱦᱚᱸ ᱞᱟᱦᱟ ᱥᱮᱫ ᱱᱟᱦᱟᱜ ᱵᱚᱱ ᱪᱟᱞᱟᱜᱼᱟ ᱚᱱᱛᱮᱱᱟᱜ ᱵᱷᱤᱰᱤᱭᱳ ᱱᱟᱦᱟᱜ ᱟᱹᱞᱤᱧ ᱨᱤᱥᱤᱵᱷ ᱞᱤᱧ ᱞᱟᱹᱜᱤᱫ ᱟᱨ ᱱᱚᱜᱼᱚᱭ ᱞᱮ ᱧᱟᱯᱟᱢ ᱠᱟᱱᱟ ᱴᱷᱤᱠ ᱜᱮ ᱛᱟᱞᱟ ᱛᱚᱵᱮ ᱦᱟᱸᱜ ᱞᱟᱦᱟ ᱥᱮᱫ ᱵᱚᱱ ᱱᱤᱛᱚᱜ ᱫᱚ ᱚᱱᱟ ᱡᱟᱭᱜᱟ ᱛᱮ ᱦᱮᱡ ᱥᱮᱴᱮᱨ ᱦᱩᱭ ᱠᱟᱱᱟ ᱟᱫᱚ ᱱᱚᱜᱼᱚᱭ ᱱᱤᱛᱚᱜ ᱚᱸᱰᱮ ᱜᱮᱞᱮ ᱵᱚᱞᱚᱜ ᱠᱟᱱᱟ ᱪᱟᱞᱟᱜ ᱠᱟᱱᱟᱞᱤᱧ ᱜᱟᱛᱮ ᱠᱚ ᱱᱩᱭ ᱢᱟ ᱟᱹᱰᱤ ᱢᱚᱡᱽ ᱛᱮᱯᱮ ᱧᱮᱞ ᱴᱷᱤᱠ ᱠᱟᱱ ᱜᱮᱭᱟ ᱱᱩᱭ ᱵᱟᱥᱠᱤ ᱵᱟᱹᱵᱩ ᱱᱩᱭ ᱱᱤᱛᱚᱜ ᱱᱚᱣᱟ ᱡᱟᱭᱜᱟ ᱨᱮᱞᱮ ᱧᱟᱯᱟᱢ ᱠᱟᱱᱟ ᱟᱫᱚ ᱴᱷᱤᱠ ᱜᱮ ᱛᱟᱭᱱᱚᱢ ᱛᱮ ᱱᱟᱦᱟᱜ ᱟᱨᱦᱚᱸ ᱜᱟᱞᱢᱟᱨᱟᱣ ᱦᱩᱭᱩᱜᱼᱟ

ᱫᱟᱲᱮᱭᱟᱜᱼᱟ ᱯᱮ ᱪᱮᱫ ᱞᱮᱠᱟ ᱠᱚ ᱱᱩᱠᱤᱱ ᱯᱮ ᱧᱮᱞ ᱫᱟᱲᱮ ᱠᱤᱱ ᱠᱟᱱ ᱱᱩᱭ ᱫᱚ ᱱᱚᱣᱟ ᱯᱷᱤᱞᱢ ᱨᱮ ᱨᱟᱭᱵᱟᱨ ᱦᱟᱲᱟᱢ ᱠᱟᱱᱟᱭ ᱟᱨ ᱱᱩᱭ ᱨᱮᱱ ᱜᱚᱲᱚᱢ ᱱᱩᱭ ᱫᱚ ᱨᱟᱭᱵᱟᱨ ᱨᱮ ᱦᱟᱲᱟᱢ ᱨᱮᱱ ᱜᱚᱲᱚᱢ ᱠᱚᱲᱟ ᱠᱟᱱᱟᱭ ᱱᱩᱭ ᱯᱮ ᱧᱮᱞ ᱫᱟᱲᱮ ᱠᱤᱱ ᱠᱟᱱᱟ ᱱᱩᱠᱤᱱ ᱧᱮᱞ ᱠᱤᱱ ᱯᱮ ᱠᱚ ᱱᱚᱜᱼᱚᱭ ᱱᱤᱛᱚᱝ ᱫᱚ ᱱᱚᱰᱮ ᱟᱨᱦᱚᱸ ᱥᱩᱴᱤᱝ ᱪᱟᱞᱟᱜ ᱠᱟᱱᱟ ᱟᱨ ᱱᱚᱛᱮ ᱯᱷᱤᱨ ᱱᱩᱠᱩ ᱯᱮ ᱧᱮᱞ ᱫᱟᱲᱮ ᱠᱚᱣᱟ ᱱᱚᱜᱼᱚ ᱱᱚᱝᱠᱟᱛᱮ ᱥᱩᱴᱤᱝ ᱧᱮᱞ ᱠᱚ ᱦᱮᱡ ᱵᱟᱲᱟᱣ ᱠᱟᱱᱟ ᱱᱚᱰᱮ ᱯᱩᱨᱟᱹ ᱵᱷᱤᱲ ᱦᱮᱱᱟᱜᱼᱟ ᱱᱚᱣᱟ ᱠᱚᱨᱮ ᱮᱠᱫᱚᱢ ᱯᱩᱨᱟᱹ ᱥᱤᱛᱩᱝ ᱠᱟᱱ ᱨᱮᱦᱚᱸ ᱟᱠᱚᱣᱟᱜ ᱠᱟᱹᱢᱤ ᱵᱟᱹᱜᱤ ᱠᱟᱛᱮ ᱱᱚᱣᱟ ᱥᱩᱴᱤᱝ ᱧᱮᱞ ᱠᱚ ᱦᱮᱡ ᱠᱟᱱᱟ ᱟᱹᱰᱤ ᱨᱟᱹᱥᱠᱟᱹ ᱠᱚ ᱵᱩᱡᱷᱟᱹᱣᱮᱫ ᱠᱟᱱᱟ ᱟᱫᱚ ᱤᱱᱟᱹᱜ ᱛᱮᱜᱮ ᱵᱩᱡᱷᱟᱹᱣ ᱫᱟᱲᱮᱭᱟᱜ ᱠᱟᱱᱟ ᱯᱮ ᱱᱚᱣᱟ ᱯᱷᱤᱞᱢ ᱛᱤᱱᱟᱹᱜ ᱢᱚᱡᱽ ᱵᱮᱱᱟᱜ ᱠᱟᱱᱟ ᱢᱮᱱᱛᱮ ᱱᱚᱜᱼᱚ ᱱᱚᱣᱟ ᱡᱟᱭᱜᱟ ᱨᱮᱜᱮ ᱥᱩᱴᱤᱝ ᱦᱩᱭᱱᱟ ᱱᱚᱜᱼᱚ ᱱᱚᱰᱮ ᱟᱨ ᱛᱷᱚᱲᱟ ᱜᱟᱱ ᱵᱟᱹᱠᱤ ᱢᱮᱱᱟᱜᱼᱟ ᱥᱩᱴᱤᱝ ᱤᱧᱟᱹᱜ ᱱᱤᱛᱚᱜ ᱵᱟᱹᱠᱤ ᱢᱮᱱᱟᱜᱼᱟ ᱛᱚᱵᱮ ᱚᱱᱟ ᱥᱩᱴᱤᱝ ᱡᱟᱭᱜᱟ ᱛᱮᱜᱮ ᱞᱮ ᱪᱟᱞᱟᱜ ᱠᱟᱱᱟ ᱱᱤᱛᱚᱜ ᱫᱚ